ᱥᱮᱫᱟᱭ ᱵᱤᱫᱟᱹᱞ ᱫᱚ ᱟᱵᱚ ᱱᱚᱣᱟ ᱟᱡᱚᱫᱤᱭᱟᱹ ᱥᱩᱛᱟᱱ ᱴᱟᱺᱰᱤ ᱨᱮ ᱞᱚ ᱵᱤᱨ ᱵᱟᱹᱭᱥᱤ ᱠᱚ ᱫᱩᱲᱩᱵ ᱠᱟᱱ ᱛᱟᱦᱮᱸᱫ ᱟᱪᱪᱷᱟ ᱞᱚ ᱵᱤᱨ ᱵᱟᱹᱭᱥᱤ ᱫᱚ ᱚᱠᱟ ᱠᱚ ᱵᱤᱪᱟᱹᱨᱟ ᱡᱟᱦᱟᱸ ᱞᱚ ᱢᱚᱦᱚᱞ ᱵᱤᱪᱟᱹᱨ ᱨᱮ ᱵᱟᱝ ᱯᱷᱚᱭᱥᱚᱞᱟ ᱟᱠᱟᱱᱟ ᱚᱱᱟ ᱵᱤᱪᱟᱹᱨ ᱥᱟᱨᱮᱡ ᱠᱚ ᱟᱹᱜᱩᱭ ᱚᱱᱟ ᱫᱚ ᱞᱚ ᱵᱤᱨ ᱵᱟᱹᱭᱥᱤ ᱨᱮᱠᱚ ᱟᱹᱜᱩᱭᱮᱫ ᱛᱟᱦᱮᱸᱫ ᱟᱹᱜᱩᱭᱮᱫ ᱛᱟᱦᱮᱸᱫ ᱚᱱᱠᱟᱜᱮ ᱢᱤᱫ ᱠᱩᱲᱤ ᱜᱤᱫᱟᱹᱨ ᱢᱤᱫᱴᱟᱝ ᱵᱤᱪᱟᱹᱨ ᱱᱚᱰᱮ ᱥᱟᱢᱟᱝ ᱞᱮᱫᱟᱭ ᱟᱪᱪᱷᱟ ᱟᱪᱪᱷᱟ ᱩᱱ ᱡᱚᱠᱷᱟᱡ ᱫᱚ ᱟᱞᱮ ᱜᱤᱛᱤᱞ ᱫᱚᱦᱚ ᱨᱮᱫᱚ ᱤᱧ ᱨᱮᱱ ᱫᱟᱫᱟ ᱦᱟᱲᱟᱢ ᱢᱟᱹᱡᱷᱤ ᱛᱟᱦᱮᱸ ᱠᱟᱱᱟ ᱟᱪᱪᱷᱟ ᱟᱨ ᱩᱱᱤ ᱢᱟᱹᱡᱷᱤ ᱟᱢᱚᱞ ᱨᱮ ᱱᱚᱣᱟ ᱞᱚ ᱵᱤᱨ ᱵᱟᱭᱥᱤ ᱨᱮᱱ ᱡᱟᱦᱟᱸᱭ ᱫᱤᱦᱨᱤ ᱵᱟᱵᱟᱭ ᱛᱟᱦᱮᱸ ᱠᱟᱱᱟ ᱩᱱᱤ ᱨᱮᱱ ᱢᱤᱫᱴᱟᱝ ᱥᱟᱯᱟᱵ ᱛᱤ ᱞᱮᱠᱟ ᱦᱚᱸᱭ ᱛᱟᱦᱮᱸ ᱠᱟᱱᱟ ᱟᱪᱪᱷᱟ ᱚᱱᱟ ᱠᱷᱟᱹᱛᱤᱨ ᱢᱤᱫ ᱵᱟᱨ ᱠᱟᱛᱷᱟ ᱫᱚ ᱵᱟᱲᱟᱭ ᱦᱮᱱᱟᱜ ᱜᱮᱭᱟ ᱢᱮᱱᱟᱜ ᱦᱮᱸ ᱟᱪᱪᱷᱟ ᱞᱟᱹᱭ ᱛᱟᱵᱚᱱ ᱢᱮ ᱛᱚ ᱩᱱᱤ ᱠᱩᱲᱤ ᱜᱤᱫᱟᱹᱨ ᱱᱚᱣᱟ ᱵᱩᱨᱩ ᱪᱮᱛᱟᱱ ᱠᱟᱹᱨᱤ ᱡᱷᱟᱨᱱᱟ ᱟᱹᱛᱩ ᱨᱮ ᱢᱤᱫᱴᱟᱝ ᱢᱟᱹᱨᱰᱤ ᱠᱩᱲᱤ ᱜᱤᱫᱟᱹᱨᱮ ᱛᱟᱦᱮᱸ ᱠᱟᱱᱟ ᱵᱤᱪᱟᱹᱨᱮ ᱟᱹᱜᱩ ᱞᱮᱫᱟ ᱟᱪᱪᱷᱟ ᱩᱱᱤ ᱫᱚ ᱥᱟᱶᱛᱟ ᱠᱷᱚᱱ ᱡᱚᱢ ᱡᱟᱹᱛᱤ ᱠᱟᱛᱮᱫ ᱠᱚ ᱵᱟᱦᱮᱨ ᱞᱮᱫᱮᱭᱟ ᱟᱪᱪᱷᱟ ᱟᱵᱚ ᱥᱟᱱᱛᱟᱲ ᱥᱟᱶᱛᱟ ᱨᱮ ᱦᱮᱸ ᱢᱟᱹᱡᱷᱤ ᱯᱟᱨᱜᱟᱱᱟ ᱠᱚᱜᱮ ᱟᱪᱪᱷᱟ ᱟᱪᱪᱷᱟ ᱛᱚ ᱩᱱᱤ ᱫᱚ ᱫᱤᱦᱨᱤ ᱵᱟᱵᱟ ᱴᱷᱮᱱ ᱵᱤᱪᱟᱹᱨᱮ ᱫᱚᱦᱚ ᱞᱮᱫᱟ ᱤᱧ ᱪᱮᱫ ᱠᱷᱟᱹᱛᱤᱨᱟᱜ ᱠᱚ ᱥᱟᱶᱛᱟ ᱠᱷᱚᱡ ᱠᱚ ᱵᱟᱦᱮᱨ ᱠᱟᱹᱫᱤᱧᱟ ᱩᱱᱤᱭᱟᱜ ᱠᱟᱹᱭ ᱫᱚ ᱛᱟᱦᱮᱸ ᱠᱟᱱ ᱛᱟᱭᱟ ᱯᱟᱹᱣᱨᱟᱹᱭ ᱟᱹᱠᱷᱨᱤᱧᱮᱫ ᱛᱟᱦᱮᱱᱟ ᱤᱝᱨᱮᱡᱽ ᱟᱢᱚᱞ ᱨᱮ ᱟᱪᱪᱷᱟ᱾ ᱥᱚᱨᱠᱟᱨᱤ ᱜᱩᱫᱟᱢ ᱠᱷᱚᱱ ᱯᱟᱹᱣᱨᱟᱹᱭ ᱟᱹᱠᱷᱨᱤᱧ ᱟᱹᱜᱩᱭᱟ ᱟᱨ ᱟᱹᱛᱩ ᱫᱤᱥᱚᱢ ᱠᱚᱨᱮ ᱟᱹᱠᱷᱨᱤᱧᱮᱫ ᱛᱟᱦᱮᱱᱟ ᱟᱫᱚ ᱥᱟᱵ ᱠᱟᱛᱮᱫ ᱯᱩᱨᱩᱞᱤᱭᱟᱹ ᱡᱮᱞ ᱠᱷᱟᱱᱟ ᱨᱮᱠᱚ ᱥᱟᱢᱵᱟᱣ ᱞᱮᱫᱮᱭᱟ ᱦᱩᱸ ᱡᱮᱞ ᱠᱷᱟᱱᱟ ᱨᱮᱠᱚ ᱥᱟᱢᱵᱟᱣ ᱠᱮᱫᱮᱭᱟ ᱛᱚ ᱡᱮᱞ ᱠᱷᱟᱱᱟ ᱨᱮ ᱫᱟᱠᱟᱭ ᱡᱚᱢ ᱠᱮᱫᱟ ᱚᱸᱰᱮ ᱛᱚ ᱨᱮᱸᱜᱮᱡ ᱛᱮᱛᱚ ᱵᱟᱭ ᱛᱟᱦᱮᱱᱟ ᱦᱮᱸ ᱦᱮᱸ ᱡᱚᱢ ᱛᱮ ᱵᱟᱫᱽᱫᱷᱚᱭᱮᱱᱟᱭ ᱦᱮᱸ ᱡᱚᱠᱷᱚᱱ ᱜᱮ ᱡᱮᱞ ᱠᱷᱚᱱ ᱠᱚ ᱟᱲᱟᱜ ᱠᱟᱫᱮᱭᱟ ᱩᱱ ᱨᱮᱫᱚ ᱱᱚᱰᱮ ᱡᱚᱢ ᱡᱟᱹᱛᱤ ᱠᱟᱛᱮᱫ ᱠᱚ ᱵᱟᱦᱮᱨ ᱞᱮᱫᱮᱭᱟ ᱟᱢ ᱫᱚ ᱠᱷᱨᱤᱥᱛᱟᱱᱟᱜ ᱫᱟᱠᱟᱢ ᱡᱚᱢ ᱟᱠᱟᱫᱟ ᱟᱢ ᱫᱚᱢ ᱠᱷᱨᱤᱥᱛᱟᱱ ᱟᱠᱟᱱᱟ ᱟᱫᱚ ᱚᱱᱟ ᱵᱤᱪᱟᱹᱨ ᱜᱮ ᱥᱟᱢᱟᱝ ᱞᱮᱫᱟᱭ ᱫᱤᱦᱨᱤ ᱵᱟᱵᱟ ᱴᱷᱮᱱ ᱤᱧ ᱫᱚ ᱪᱤᱠᱟᱹ ᱞᱮᱠᱟ ᱨᱮᱧ ᱠᱷᱨᱤᱥᱛᱟᱱ ᱮᱱᱟ ᱡᱩᱫᱤ ᱫᱤᱦᱨᱤ ᱵᱟᱵᱟ ᱟᱢ ᱠᱚ ᱥᱟᱵ ᱤᱫᱤ ᱢᱮᱭᱟ ᱟᱢ ᱦᱚᱸᱛᱚᱢ ᱡᱚᱢᱟ ᱡᱮᱞ ᱠᱷᱟᱱᱟ ᱨᱮᱱᱟᱜ ᱫᱟᱠᱟ ᱦᱮᱸ ᱩᱱᱨᱮ ᱫᱮᱥ ᱫᱤᱥᱚᱢ ᱢᱟᱹᱡᱷᱤ ᱯᱟᱨᱜᱟᱱᱟ ᱠᱚ ᱥᱮ ᱫᱷᱤᱨᱤ ᱵᱟᱵᱟ ᱠᱚᱛᱮ ᱠᱚ ᱥᱟᱞᱟ ᱜᱚᱴᱟ ᱠᱮᱫᱟ ᱱᱚᱣᱟ ᱫᱚ ᱡᱩᱠᱛᱤ ᱨᱮᱱᱟᱜ ᱠᱟᱛᱷᱟ ᱜᱮ ᱨᱚᱲ ᱮᱫᱟᱭ ᱱᱩᱭ ᱫᱚ ᱥᱟᱶᱛᱟ ᱠᱷᱚᱱ ᱵᱟᱝᱵᱚᱱ ᱵᱟᱦᱮᱨᱮᱭᱟ ᱡᱩᱫᱤ ᱠᱚ ᱵᱟᱦᱮᱨ ᱟᱠᱟᱫᱮᱭᱟ ᱟᱨᱵᱚᱱ ᱥᱟᱶᱛᱟ ᱛᱟᱞᱟᱭᱮᱭᱟ ᱟᱫᱚ ᱠᱚ ᱥᱟᱶᱛᱟ ᱛᱟᱞᱟ ᱠᱮᱫᱮᱭᱟ ᱩᱱᱨᱮ ᱢᱮᱱ ᱞᱮᱫᱟ ᱤᱧ ᱫᱚ ᱠᱩᱲᱤ ᱜᱤᱫᱟᱹᱨ ᱦᱚᱲ ᱤᱧ ᱫᱚ ᱚᱠᱚᱭ ᱵᱟᱯᱞᱟᱧᱟᱭ ᱩᱱᱨᱮ ᱤᱧ ᱫᱟᱫᱟ ᱦᱟᱲᱟᱢᱮ ᱛᱟᱦᱮᱸ ᱠᱟᱱᱟ ᱩᱱᱤ ᱢᱮᱱ ᱞᱮᱫᱟ ᱤᱧ ᱴᱷᱮᱱᱮᱢ ᱛᱟᱦᱮᱱᱟ ᱤᱧᱤᱧ ᱵᱟᱯᱞᱟ ᱢᱮᱭᱟ ᱱᱚᱝᱠᱟ ᱠᱟᱛᱮᱫ ᱟᱡᱳᱫᱤᱭᱟᱹ ᱥᱮᱸᱫᱽᱨᱟ ᱠᱷᱚᱱ ᱜᱮ ᱩᱱᱤ ᱫᱚᱭ ᱤᱫᱤ ᱩᱛᱟᱹᱨ ᱞᱮᱫᱮᱭᱟ ᱚᱲᱟᱜ ᱛᱮ ᱟᱪᱪᱷᱟ ᱟᱪᱪᱷᱟ ᱛᱚ ᱱᱚᱜᱼᱚ ᱱᱚᱝᱠᱟ ᱟᱹᱰᱤ ᱜᱟᱱ ᱜᱮ ᱜᱟᱯᱟᱞᱢᱟᱨᱟᱣ ᱢᱮᱱᱟᱜ ᱜᱮᱭᱟ ᱢᱮᱱᱟᱜ ᱜᱮᱭᱟ ᱦᱮᱸ ᱦᱮᱸ ᱟᱪᱪᱷᱟ ᱡᱟᱠ ᱚᱱᱟ ᱩᱱᱨᱮ ᱱᱚᱣᱟ ᱵᱤᱫᱽᱫᱟ ᱨᱮᱠᱚ ᱥᱤᱫᱽᱫᱷᱟᱱᱛᱚ ᱠᱮᱫᱟ ᱦᱮᱸ ᱛᱮᱦᱮᱧ ᱠᱷᱚᱱ ᱫᱚ ᱥᱚᱨᱠᱟᱨᱤ ᱯᱨᱚᱛᱤᱥᱴᱷᱟᱱ ᱨᱮᱱᱟᱜ ᱫᱟᱠᱟ ᱫᱚᱵᱚᱱ ᱡᱚᱢᱟ

ᱟᱥᱤ ᱥᱟᱭ ᱥᱮᱨᱢᱟ ᱢᱟᱲᱟᱝ ᱨᱮᱱᱟᱜ ᱠᱟᱛᱷᱟ ᱦᱩᱭᱩᱜ ᱠᱟᱱᱟ ᱱᱚᱣᱟ ᱫᱚ ᱟᱪᱪᱷᱟ ᱟᱪᱪᱷᱟ ᱪᱚᱞᱚ ᱢᱤᱫᱴᱟᱝ ᱟᱭᱰᱤᱭᱟ ᱧᱟᱢ ᱮᱱᱟ ᱡᱮ ᱥᱟᱭ ᱥᱮᱨᱢᱟ ᱢᱟᱲᱟᱝ ᱨᱮ ᱟᱵᱚᱣᱟᱜ ᱢᱤᱫᱴᱟᱝ ᱱᱚᱝᱠᱟᱱ ᱠᱤᱪᱷᱩ ᱠᱟᱛᱷᱟ ᱛᱟᱦᱮᱸ ᱠᱟᱱᱟ ᱡᱟᱦᱟᱸ ᱢᱤᱫᱴᱟᱝ ᱛᱤᱨᱞᱟᱹ ᱱᱚᱣᱟ ᱞᱚ ᱵᱤᱨ ᱵᱟᱭᱤᱥᱮ ᱨᱮ ᱟᱵᱚᱣᱟᱜ ᱠᱟᱛᱷᱟ ᱤᱭᱟᱹᱭ ᱫᱚᱦᱚ ᱞᱮᱫᱟ ᱫᱟᱹᱵᱤ ᱫᱚᱦᱚ ᱞᱮᱫᱟ ᱫᱟᱹᱵᱤ ᱫᱚᱦᱚ ᱞᱮᱫᱟ ᱟᱪᱪᱷᱟ ᱪᱚᱞᱚ ᱢᱤᱫᱴᱟᱝ ᱟᱹᱰᱤ ᱢᱟᱨᱟᱝ ᱱᱟᱜᱟᱢ ᱦᱟᱸᱜ ᱟᱵᱮᱱ ᱴᱷᱮᱱ ᱠᱷᱚᱱᱟᱜ ᱵᱟᱰᱟᱭ ᱧᱟᱢ ᱮᱱᱟ ᱟᱨᱦᱚᱸ

ᱛᱚ ᱵᱩᱫᱽᱫᱷᱚ ᱫᱷᱚᱨᱢᱚ ᱨᱤᱡ ᱦᱚᱲ ᱱᱚᱣᱟ ᱠᱚᱨᱮ ᱦᱮᱡ ᱠᱟᱛᱮᱫ ᱵᱩᱫᱽᱫᱷᱚ ᱫᱷᱚᱨᱢᱚ ᱠᱚ ᱯᱨᱚᱪᱟᱨ ᱞᱮᱫᱟ ᱦᱩᱸ ᱟᱨ ᱩᱱᱠᱩ ᱨᱮᱱ ᱟᱹᱰᱤ ᱜᱟᱱ ᱩᱱᱠᱩᱣᱟᱜ ᱨᱮ ᱟᱹᱰᱤ ᱜᱟᱱ ᱥᱤᱥᱥᱚ ᱠᱚ ᱜᱨᱚᱦᱚᱱ ᱞᱮᱫᱟ ᱦᱩᱸ ᱩᱱᱠᱩ ᱥᱤᱥᱥᱚ ᱦᱚᱲ ᱵᱩᱫᱽᱫᱷᱚ ᱫᱷᱚᱨᱢ ᱫᱷᱚᱨᱢ ᱵᱩᱫᱽᱫᱷᱚ ᱫᱮᱵᱽ ᱜᱳᱛᱚᱢ ᱵᱩᱫᱽᱫᱷᱚ ᱦᱩᱸ ᱜᱚᱡ ᱛᱟᱭᱚᱢ ᱥᱮ ᱵᱚᱸᱜᱟ ᱛᱟᱞᱟ ᱛᱟᱭᱚᱢ ᱦᱩᱸ ᱢᱟᱱᱮ ᱢᱟᱹᱱᱢᱤ ᱠᱚ ᱵᱚᱸᱜᱟᱭᱮᱫ ᱠᱚ ᱛᱟᱦᱮᱱᱟ ᱟᱨ ᱨᱤᱛᱤ ᱨᱮᱣᱟᱡᱽ ᱨᱟᱠᱟᱵ ᱞᱮᱱᱟ ᱟᱪᱪᱷᱟ ᱟᱪᱪᱷᱟ ᱚᱱᱟ ᱯᱨᱚᱛᱤᱵᱟᱫᱽ ᱞᱟᱹᱜᱤᱫ ᱜᱮ ᱱᱚᱣᱟ ᱫᱚ ᱵᱩᱫᱽᱫᱷᱚ ᱯᱩᱨᱱᱤᱢᱟ ᱦᱤᱞᱳᱜ ᱜᱮ ᱥᱮᱸᱫᱽᱨᱟ ᱫᱚᱠᱚ ᱜᱚᱴᱟ ᱵᱩᱴᱟᱹ ᱩᱛᱟᱹᱨ ᱠᱮᱫᱟ ᱟᱨ ᱱᱚᱣᱟ ᱢᱟᱹᱱᱢᱤ ᱵᱚᱸᱜᱟ ᱫᱚ ᱦᱚᱲ ᱵᱚᱱ ᱵᱟᱹᱜᱤ ᱩᱛᱟᱹᱨ ᱦᱚᱪᱚ ᱠᱚᱣᱟ ᱟᱪᱪᱷᱟ ᱱᱚᱣᱟ ᱟᱵᱚ ᱯᱟᱦᱴᱟ ᱠᱷᱚᱱᱟᱜ ᱱᱚᱣᱟ ᱠᱟᱛᱷᱟ ᱫᱚ ᱢᱤᱫᱴᱟᱝ ᱢᱟᱹᱱᱢᱤ ᱢᱟᱹᱱᱢᱤ ᱠᱚ ᱵᱚᱸᱜᱟᱭᱮᱫ ᱠᱚ ᱛᱟᱦᱮᱸᱫ ᱚᱱᱟ ᱫᱚ ᱟᱵᱚ ᱟᱹᱫᱤᱢ ᱠᱚ ᱠᱚ ᱯᱨᱚᱛᱤᱵᱟᱫᱽ ᱞᱮᱠᱟ ᱠᱚ ᱟᱨ ᱟᱵᱚ ᱥᱟᱱᱛᱟᱲ ᱦᱚᱯᱚᱱ ᱠᱚ ᱯᱨᱚᱛᱤᱵᱟᱫᱽ ᱞᱮᱫᱟ ᱟᱹᱰᱤ ᱢᱟᱨᱟᱝ ᱠᱟᱛᱷᱟ ᱵᱮᱱ ᱞᱟᱹᱭ ᱠᱮᱫᱟ ᱱᱚᱣᱟ ᱫᱚ ᱢᱤᱫᱴᱟᱝ ᱢᱟᱱᱚᱵᱚᱛᱟ ᱡᱟᱦᱟᱸᱭ ᱵᱤᱨᱳᱫᱷ ᱨᱮᱠᱚ ᱠᱟᱨᱵᱟᱨᱮᱫ ᱛᱟᱦᱮᱱ ᱚᱱᱟ ᱢᱤᱫᱴᱟᱝ ᱟᱵᱚ ᱚᱱᱟ ᱠᱷᱟᱹᱛᱤᱨ ᱛᱮ ᱟᱹᱫᱤᱢ ᱠᱚᱫᱚ ᱢᱟᱱᱚᱵᱚᱛᱟ ᱯᱚᱠᱠᱷᱮ ᱠᱟᱱᱟ ᱵᱚᱱ ᱥᱮᱫᱟᱭ ᱠᱷᱚᱱᱟᱜ ᱜᱮ ᱱᱚᱣᱟ ᱫᱚ ᱟᱵᱮᱱ ᱥᱟᱭ ᱥᱮᱨᱢᱟ ᱫᱚ ᱵᱟᱝ ᱵᱩᱫᱽᱫᱷᱚ ᱢᱟᱱᱮ ᱟᱹᱰᱤ ᱢᱟᱲᱟᱝ ᱨᱮᱱᱟᱜ ᱜᱚᱞᱯᱷᱚ ᱠᱟᱱᱟ ᱛᱚ ᱵᱟᱝ

ᱯᱟᱹᱦᱤᱞ ᱫᱚ ᱜᱤᱨᱟᱹ ᱥᱮᱸᱫᱽᱨᱟ ᱱᱚᱣᱟ ᱦᱚᱸ ᱟᱹᱰᱤ ᱢᱟᱨᱟᱝ ᱱᱟᱜᱟᱢ ᱨᱮᱱᱟᱜ ᱠᱟᱛᱷᱟ ᱵᱮᱱ ᱞᱟᱹᱭ ᱠᱮᱫᱟ ᱟᱹᱞᱤᱧ ᱦᱚᱸ ᱱᱚᱣᱟ ᱫᱚ ᱵᱟᱝᱞᱤᱧ ᱵᱟᱲᱟᱭ ᱛᱟᱦᱮᱸᱫ ᱱᱤᱛ ᱟᱵᱮᱱ ᱴᱷᱮᱱ ᱠᱷᱚᱱ ᱟᱸᱡᱚᱢ ᱠᱟᱛᱮᱫ ᱢᱤᱫᱴᱟᱱ ᱟᱹᱰᱤ ᱵᱮᱥ ᱟᱨ ᱤᱭᱟᱹ ᱵᱷᱟᱹᱜᱤ ᱵᱩᱡᱽ ᱮᱱᱟ ᱦᱮᱸ ᱟᱪᱪᱷᱟ ᱟᱪᱪᱷᱟ ᱮᱱᱠᱷᱟᱱ ᱫᱚ ᱟᱵᱮᱱ ᱦᱮᱸ ᱢᱟ ᱟᱫᱚ ᱦᱟᱸᱜ ᱟᱹᱰᱤ ᱵᱷᱟᱹᱞᱤ ᱠᱟᱛᱷᱟ ᱠᱚᱜᱮ ᱵᱮᱱ ᱞᱟᱹᱭᱮᱫ ᱛᱟᱵᱚᱱᱟ ᱟᱫᱚ ᱡᱟᱠ ᱟᱨᱚ ᱱᱚᱣᱟ ᱥᱮᱸᱫᱽᱨᱟ ᱵᱟᱠᱷᱨᱟ ᱛᱮ

ᱛᱚ ᱩᱱ ᱡᱚᱠᱷᱟᱱ ᱵᱟᱭᱨᱤ ᱠᱚᱠᱚ ᱪᱤᱠᱟᱹ ᱠᱮᱫᱟ ᱦᱮᱸ ᱧᱤᱫᱟᱹ ᱠᱚ ᱮᱱᱮᱡ ᱥᱮᱨᱮᱧᱟ ᱦᱮᱸ ᱟᱵᱚᱨᱮᱱ ᱵᱟᱭᱨᱤ ᱫᱚ ᱟᱹᱰᱤ ᱜᱟᱱ ᱜᱮ ᱢᱮᱱᱟᱜ ᱠᱚᱣᱟ ᱦᱩᱸ ᱦᱩᱯᱷᱟᱹᱨ ᱠᱟᱜ ᱠᱚ ᱱᱚᱰᱮ ᱦᱟᱱᱛᱮ ᱠᱷᱚᱱ ᱦᱟᱹᱛᱤ ᱦᱤᱡᱩᱜ ᱠᱟᱱᱟ ᱟᱪᱪᱷᱟ ᱫᱟᱹᱲ ᱯᱮ ᱫᱟᱹᱲ ᱯᱮ ᱟᱨ ᱪᱤᱞᱤ ᱜᱮ ᱵᱟᱝ ᱪᱤᱞᱤ ᱜᱮ ᱵᱟᱝ ᱟᱪᱪᱷᱟ ᱟᱠᱚ ᱟᱠᱚ ᱠᱚ ᱛᱟᱯᱟᱢᱟ ᱦᱮᱸ ᱮᱲᱮ ᱜᱮ ᱢᱤᱫᱴᱟᱝ ᱦᱚᱲ ᱠᱚ ᱫᱟᱞ ᱠᱮᱫᱮᱭᱟ ᱜᱚᱡ ᱮᱱᱟᱭ ᱦᱩᱸ ᱟᱨ ᱠᱚ ᱢᱮᱱᱫᱟ ᱢᱚᱨᱟ ᱢᱩᱨᱤ ᱠᱟᱴᱟ ᱠᱟᱴᱤ ᱦᱚᱸ ᱜᱮᱞᱟ ᱯᱟᱞᱟᱣ ᱯᱟᱞᱟᱣ ᱯᱟᱞᱟᱣ ᱟᱪᱪᱷᱟ ᱟᱪᱪᱷᱟ ᱱᱚᱣᱟ ᱦᱚᱸ ᱢᱤᱫ ᱛᱮᱞᱤᱧ ᱢᱟᱱᱮ- ᱧᱮᱞ ᱟᱠᱟᱫᱟ ᱟᱪᱪᱷᱟ

ᱱᱚᱝᱠᱟ ᱱᱚᱝᱠᱟ ᱛᱮ ᱢᱟᱱᱮ ᱩᱱᱠᱩ ᱫᱚ ᱛᱤᱥ ᱦᱚᱸ ᱛᱤᱨᱯᱤᱛ ᱜᱮ ᱵᱟᱝᱠᱚ ᱵᱩᱡᱽ ᱟᱠᱟᱫᱟ ᱛᱤᱨᱯᱤᱛ ᱫᱚ ᱵᱟᱝᱠᱚ ᱵᱩᱡᱽ ᱟᱠᱟᱫᱟ ᱱᱚᱝᱠᱟ ᱱᱚᱝᱠᱟ ᱛᱮ ᱱᱤᱛ ᱫᱷᱟᱹᱵᱤᱡ ᱛᱮ ᱛᱟᱦᱚᱞᱮ ᱚᱱᱟ ᱯᱚᱡᱤᱥᱚᱱ ᱨᱮᱠᱚ ᱟᱹᱜᱩ ᱥᱮᱴᱮᱨ ᱠᱮᱫᱟ ᱱᱚᱣᱟ ᱯᱚᱡᱤᱥᱚᱱ ᱨᱮᱠᱚ ᱟᱹᱜᱩ ᱥᱮᱴᱮᱨ ᱠᱮᱫᱟ ᱦᱳᱭ ᱱᱚᱰᱮ ᱟᱵᱮᱱᱟᱜ ᱛᱟᱭᱚᱢ ᱨᱮ ᱧᱮᱞᱚᱜ ᱠᱟᱱᱟ ᱵᱷᱩᱲᱵᱷᱩᱲᱤ ᱰᱟᱹᱰᱤ ᱚᱱᱟ ᱛᱟᱭᱚᱢ ᱨᱮᱜᱮ ᱚᱱᱟ ᱦᱟᱹᱲᱩ ᱪᱟᱲᱵᱚᱞ ᱡᱷᱟᱱᱰᱟ ᱠᱚ ᱵᱤᱫ ᱟᱠᱟᱫᱟ ᱦᱟᱹᱲᱩ ᱪᱟᱲᱵᱚᱞ ᱟᱨ ᱚᱱᱟ ᱪᱮᱛᱟᱱ ᱨᱮᱜᱮ ᱦᱟᱹᱲᱩ ᱵᱚᱸᱜᱟ ᱦᱚᱸ ᱦᱮᱱᱟᱭᱟ ᱦᱟᱹᱲᱩ ᱚᱱᱟ ᱚᱱᱟ ᱯᱮ ᱧᱮᱞ ᱧᱟᱢᱮᱫ ᱜᱮᱭᱟ ᱧᱮᱧᱮᱞᱤᱭᱟᱹ ᱠᱚ ᱚᱱᱟ ᱛᱟᱭᱚᱢ ᱨᱮ ᱧᱮᱞᱚᱜ ᱠᱟᱱᱟ ᱦᱟᱹᱲᱩ ᱪᱟᱲᱵᱚᱞ ᱡᱷᱟᱱᱰᱟ ᱯᱩᱱᱭᱟ ᱰᱟᱝ ᱨᱮᱠᱚ ᱵᱤᱫ ᱟᱠᱟᱫᱟ ᱢᱮᱱᱠᱷᱟᱱ ᱱᱚᱰᱮ ᱨᱮᱱ ᱡᱟᱦᱟᱸ ᱛᱤᱱᱟᱹᱜ ᱱᱩᱱᱟᱹᱜ ᱟᱵᱚ ᱨᱮᱱ ᱢᱟᱹᱡᱷᱤ ᱯᱟᱨᱜᱟᱱᱟ ᱪᱤᱞᱤ ᱠᱚᱪᱚᱝ ᱟᱹᱰᱤ ᱠᱚ ᱜᱟᱞᱢᱟᱨᱟᱣᱮᱫ ᱜᱮᱭᱟ ᱠᱚ ᱢᱮᱱᱠᱷᱟᱱ ᱚᱱᱟ ᱚᱨ ᱛᱟᱲᱟᱣ ᱜᱤᱰᱤ ᱨᱮᱱᱟᱜ ᱢᱤᱫᱴᱟᱝ ᱚᱱᱠᱟᱱ ᱯᱚᱫᱚᱠᱷᱮᱯ ᱵᱟᱠᱚ ᱦᱟᱛᱟᱣ ᱠᱟᱫᱟ ᱡᱮ ᱱᱚᱣᱟ ᱫᱚ ᱟᱹᱫᱤᱢ ᱠᱚᱣᱟᱜ ᱳᱭᱛᱤᱡᱡᱷᱚ ᱞᱮᱠᱟᱱ ᱡᱟᱭᱜᱟ ᱨᱮ ᱱᱚᱣᱟ ᱦᱟᱺᱰᱤ ᱪᱟᱬ ᱯᱮ ᱵᱤᱫ ᱠᱮᱫᱟ ᱱᱚᱣᱟ ᱵᱟᱠᱷᱨᱟ ᱛᱮ ᱱᱩᱠᱩ ᱠᱚᱦᱚᱸ ᱢᱤᱫᱴᱟᱝ ᱜᱩᱱᱤ ᱵᱷᱟᱹᱵᱤ ᱞᱟᱹᱠᱛᱤ ᱠᱟᱱᱟ ᱟᱪᱪᱷᱟ ᱢᱟᱹᱡᱷᱤ ᱜᱚᱢᱠᱮ ᱟᱵᱮᱱ ᱚᱱᱟ ᱚᱱᱟ ᱦᱟᱺᱰᱤ ᱪᱟᱬ ᱵᱚᱞ ᱠᱚ ᱵᱤᱫ ᱠᱟᱫᱟ ᱚᱱᱟ ᱵᱟᱠᱷᱨᱟ ᱛᱮ ᱵᱟᱨ ᱠᱟᱛᱷᱟ ᱡᱟᱦᱟᱱᱟᱜ ᱵᱮᱱ ᱞᱟᱹᱭᱟ

ᱦᱩᱸ ᱦᱩᱸ ᱦᱩᱸ ᱪᱚᱞᱚ ᱟᱹᱰᱤ ᱵᱮᱥ ᱠᱟᱛᱷᱟ ᱦᱟᱸᱜ ᱵᱮᱱ ᱞᱟᱹᱭ ᱠᱮᱫᱟ ᱦᱮᱸ ᱟᱨᱚ ᱱᱚᱣᱟ ᱤᱭᱟᱹ ᱠᱚ ᱵᱟᱠᱷᱨᱟ ᱛᱮ ᱱᱚᱜᱼᱚᱭ ᱡᱮ ᱟᱯᱮ ᱜᱤᱛᱤᱞ ᱰᱚᱦᱚᱨ ᱨᱮᱱ ᱱᱚᱝᱠᱟ ᱱᱩᱠᱩ ᱥᱤᱝᱨᱟᱭ ᱮᱱᱮᱡ ᱯᱟᱹᱴᱤ ᱟᱹᱰᱤ ᱥᱮᱫᱟᱭ ᱠᱷᱚᱱᱟᱜ ᱜᱮ ᱱᱚᱰᱮ ᱠᱚ ᱡᱳᱜᱽᱫᱟᱱ ᱟᱹᱜᱩ ᱠᱟᱫᱟ ᱟᱨ ᱛᱮᱦᱮᱧ ᱦᱚᱸᱯᱮ ᱦᱮᱡ ᱠᱟᱱᱟ ᱢᱮᱱᱛᱮ ᱦᱟᱸᱜ ᱵᱮᱱ ᱞᱟᱹᱭ ᱠᱮᱫ ᱛᱟᱵᱚᱱᱟ ᱦᱮᱸ ᱮᱱᱠᱷᱟᱱ ᱚᱱᱟ ᱠᱚ ᱵᱟᱠᱷᱨᱟ ᱛᱮ ᱛᱟᱨ ᱢᱟᱱᱮ ᱱᱚᱰᱮᱱᱟᱜ ᱤᱛᱤᱦᱟᱥ ᱠᱟᱛᱷᱟ ᱫᱚ ᱦᱟᱸᱜ ᱠᱤᱪᱷᱩ ᱵᱟᱹᱲᱛᱤ ᱜᱮ ᱵᱟᱰᱟᱭ ᱢᱮᱱᱟᱜ ᱛᱟᱵᱚᱱᱟ ᱦᱮᱸ ᱮᱱᱠᱷᱟᱱ ᱫᱚ ᱚᱱᱟ ᱠᱚ ᱵᱤᱥᱚᱭ ᱛᱮ ᱠᱟᱹᱴᱤᱡ ᱵᱟᱨ ᱠᱟᱛᱷᱟ ᱢᱟ ᱞᱟᱹᱭ ᱵᱤᱱ ᱱᱚᱰᱮ ᱯᱳᱭᱞᱳ ᱥᱤᱝᱨᱟᱹᱭ ᱟᱞᱮ ᱟᱹᱛᱩ ᱨᱮᱞᱤᱧ ᱧᱮᱞ ᱞᱮᱫ ᱠᱚᱣᱟ ᱠᱟᱞᱤᱨᱟᱢ ᱵᱚᱞᱚᱨᱟᱢ ᱜᱩᱨᱩ ᱞᱮᱠᱟᱛᱮ ᱛᱟᱦᱮᱸ ᱠᱟᱱᱟ ᱨᱟᱡᱤᱵᱽ ᱦᱮᱢᱵᱨᱚᱢ ᱟᱨᱦᱚᱸ ᱟᱹᱰᱤ ᱜᱟᱱ ᱜᱟᱛᱮ ᱠᱚᱠᱚ ᱛᱟᱦᱮᱸ ᱠᱟᱱᱟ ᱜᱚᱲᱚ ᱫᱟᱲᱮ ᱠᱚ ᱛᱟᱦᱮᱸ ᱠᱟᱱᱟ ᱥᱩᱨ ᱥᱩᱯᱩᱨ ᱟᱹᱛᱩ ᱠᱚᱧ ᱦᱚᱸᱠᱚ ᱛᱟᱦᱮᱸ ᱠᱟᱱᱟ ᱩᱱᱠᱩ ᱠᱚ ᱟᱢᱚᱞ ᱨᱮᱜᱮ ᱜᱤᱛᱤᱞ ᱦᱚᱨ ᱨᱮ ᱥᱤᱝᱨᱟᱹᱭ ᱮᱱᱮᱡ ᱥᱮᱨᱮᱧ ᱫᱚ ᱯᱳᱭᱞᱳ ᱠᱚ ᱪᱟᱹᱞᱩ ᱞᱮᱱᱟ ᱦᱩᱸ ᱛᱚ ᱩᱱ ᱠᱷᱚᱱ ᱱᱤᱛ ᱦᱟᱹᱨᱤᱡ ᱢᱮᱱᱟᱜ ᱜᱮᱭᱟ ᱟᱞᱮ ᱪᱟᱞᱟᱣ ᱟᱹᱜᱩᱭᱮᱫ ᱜᱮᱭᱟ ᱫᱷᱩᱝᱜᱟᱹᱲ ᱨᱩ ᱴᱟᱢᱟᱠ ᱠᱟᱦᱲᱟ ᱩᱱ ᱟᱢᱚᱞ ᱚᱱᱟ ᱚᱱᱟ ᱫᱚ ᱟᱨᱦᱚᱸ ᱢᱟᱲᱟᱝ ᱠᱷᱚᱱ ᱛᱟᱦᱮᱸ ᱠᱟᱱᱟ ᱢᱤᱫ ᱚᱠᱛᱚ ᱱᱚᱰᱮ ᱟᱴᱷᱟᱨᱚᱴᱤ ᱦᱟᱹᱵᱤᱡ ᱟᱞᱮ ᱜᱤᱛᱤᱞ ᱞᱚᱦᱚᱫ ᱨᱮ ᱴᱟᱢᱟᱠ ᱥᱮᱴᱮᱨᱚᱜ ᱠᱟᱱ ᱛᱟᱦᱮᱱ ᱛᱮᱦᱮᱧ ᱫᱚ ᱢᱩᱴᱟᱹᱭ ᱞᱮ ᱟᱹᱜᱩ ᱠᱟᱫᱟ ᱯᱩᱱᱭᱟᱹ ᱴᱟᱢᱟᱠ ᱟᱪᱪᱷᱟ ᱛᱚᱵᱮ ᱜᱤᱛᱤᱞ ᱰᱚᱦᱚᱨ ᱠᱷᱚᱱ ᱢᱤᱫ ᱚᱠᱛᱮ ᱟᱴᱷᱟᱨᱚᱴᱤ ᱴᱟᱢᱟᱠ ᱦᱮᱡ ᱟᱠᱟᱱᱟ ᱴᱟᱢᱟᱠ ᱦᱮᱡ ᱟᱠᱟᱱᱟ ᱟᱹᱰᱤ ᱤᱭᱟᱹ ᱠᱟᱛᱷᱟ ᱠᱟᱱᱟ ᱟᱪᱪᱷᱟ ᱪᱚᱞᱚ ᱮᱱᱠᱷᱟᱱ ᱫᱚ ᱟᱵᱮᱱ ᱦᱟᱸᱜ ᱟᱵᱮᱱ ᱥᱟᱶᱛᱮ ᱧᱟᱯᱟᱢ ᱠᱟᱛᱮᱫ ᱟᱹᱰᱤ ᱵᱷᱟᱹᱜᱤ ᱵᱩᱡᱽ ᱮᱱᱟ ᱪᱮᱫᱟᱜ ᱥᱮ ᱦᱮᱡ ᱢᱟ ᱚᱱᱠᱟ ᱢᱟ ᱟᱹᱞᱤᱧ ᱦᱚᱸᱞᱤᱧ ᱦᱮᱡ ᱟᱠᱟᱱ ᱜᱮᱭᱟ ᱢᱮᱱᱠᱷᱟᱱ ᱱᱚᱰᱮᱱᱟᱜ ᱱᱟᱜᱟᱢ ᱠᱟᱛᱷᱟ ᱟᱵᱮᱱ ᱴᱷᱮᱱ ᱠᱷᱚᱱᱟᱜ ᱵᱟᱰᱟᱭᱮᱱ ᱛᱮ ᱟᱹᱰᱤ ᱨᱟᱹᱥᱠᱟᱹ ᱟᱨ ᱵᱷᱟᱹᱞᱤ ᱵᱩᱡᱽ ᱮᱱᱟ ᱮᱱᱠᱷᱟᱱ ᱢᱟ ᱛᱚᱵᱮ ᱮᱱᱠᱷᱟᱱ ᱱᱩᱠᱩ ᱧᱮᱧᱮᱞᱤᱭᱟᱹ ᱠᱚ ᱱᱚᱣᱟ ᱵᱷᱤᱰᱤᱭᱳ ᱧᱮᱧᱮᱞᱤᱭᱟᱹ ᱠᱚ ᱟᱵᱮᱱ ᱯᱟᱦᱴᱟ ᱠᱷᱚᱱᱟᱜ ᱡᱟᱦᱟᱱᱟᱜ ᱵᱟᱨ